ᱯᱟᱵᱽᱞᱤᱠ ᱟᱲᱟᱝ ᱤᱭᱩᱴᱩᱵᱽ ᱪᱮᱱᱮᱞ ᱨᱮ ᱡᱚᱛᱚ ᱠᱚ ᱥᱟᱹᱜᱩᱱ ᱫᱟᱨᱟᱢ ᱢᱮᱱᱟᱜᱼᱟ ᱛᱮᱦᱮᱧ ᱱᱚᱣᱟ ᱪᱮᱱᱮᱞ ᱫᱟᱨᱟᱭ ᱛᱮ ᱫᱤᱥᱚᱢ ᱦᱚᱲ ᱴᱷᱮᱱ ᱚᱞᱪᱤᱠᱤ ᱵᱟᱵᱚᱫ ᱠᱟᱛᱷᱟᱧ ᱫᱚᱦᱚᱭᱮᱫᱟ

ᱥᱳᱥᱟᱞ ᱢᱤᱰᱤᱭᱟ ᱨᱮ ᱠᱚᱱᱴᱨᱳᱵᱚᱨᱥᱤ ᱜᱩᱨᱞᱟᱹᱣ ᱵᱟᱲᱟᱭ ᱠᱟᱱᱟ ᱟᱨ ᱱᱚᱣᱟ ᱠᱟᱨᱚᱱ ᱛᱮ ᱯᱩᱨᱟᱹ ᱵᱷᱟᱨᱚᱛ ᱫᱮᱥ ᱨᱮ ᱠᱚᱱᱴᱨᱳᱵᱚᱨᱥᱤ ᱯᱟᱭᱫᱟᱣ ᱟᱠᱟᱱᱟ ᱥᱟᱱᱛᱟᱲ ᱠᱚ ᱵᱤᱪ ᱨᱮ ᱱᱚᱣᱟ ᱠᱚᱱᱴᱨᱳᱵᱚᱨᱥᱤ ᱫᱚ ᱮᱦᱚᱵ ᱞᱮᱱᱟ ᱥᱟᱱᱛᱟᱲ ᱯᱟᱨᱜᱟᱱᱟ ᱨᱮᱭᱟᱜ ᱫᱩᱢᱠᱟ ᱮᱥ ᱯᱤ ᱠᱚᱞᱮᱡᱽ ᱠᱷᱚᱱ ᱡᱟᱦᱟᱸ ᱨᱮ ᱠᱩᱪᱷᱮᱠ ᱯᱟᱹᱴᱷᱩᱣᱟᱹ ᱚᱞ ᱪᱤᱠᱤ ᱨᱮᱭᱟᱜ ᱠᱚ ᱵᱤᱨᱳᱫᱷ ᱞᱮᱫᱟ ᱚᱱᱟ ᱵᱤᱨᱳᱫᱷ ᱠᱟᱨᱚᱱ ᱛᱮ ᱯᱩᱨᱟᱹ ᱡᱷᱟᱲᱠᱷᱚᱸᱰ ᱨᱮ ᱵᱤᱨ ᱥᱮᱸᱜᱮᱞ ᱞᱮᱠᱟ ᱯᱷᱟᱹᱭᱞᱟᱹᱣ ᱮᱱᱟ ᱡᱷᱟᱨᱠᱷᱚᱸᱰ ᱢᱟᱛᱚ ᱦᱮᱸ ᱜᱮ ᱯᱩᱨᱟᱹ ᱵᱷᱟᱨᱚᱛ ᱫᱮᱥ ᱨᱮ ᱱᱚᱣᱟ ᱠᱚᱱᱴᱨᱳᱵᱷᱟᱨᱥᱤ ᱞᱮ ᱠᱟᱛᱮ ᱠᱟᱛᱷᱟ ᱯᱷᱟᱹᱭᱞᱟᱹᱣ ᱮᱱᱟ ᱟᱫᱚ ᱤᱧᱟᱹᱝ ᱢᱮᱱ ᱨᱮᱭᱟᱜ ᱢᱚᱛᱞᱚᱵ ᱫᱚ ᱠᱟᱱᱟ ᱡᱟᱦᱟᱸᱭ ᱠᱚ ᱟᱯᱮ ᱚᱞ ᱪᱤᱠᱤ ᱯᱮ ᱵᱤᱨᱳᱫᱮᱫ ᱛᱟᱵᱚᱱᱟ ᱱᱚᱣᱟ ᱫᱚ ᱟᱹᱰᱤ ᱜᱟᱞᱟᱛ ᱯᱮ ᱠᱟᱹᱢᱤᱭᱮᱫᱟ ᱚᱞ ᱪᱤᱠᱤ ᱫᱚ ᱟᱵᱚᱣᱟᱜ ᱟᱭᱰᱮᱱᱴᱤᱴᱤ ᱠᱟᱱᱟ ᱟᱯᱮ ᱯᱮ ᱢᱮᱱᱫᱟ ᱚᱞᱪᱤᱠᱤ ᱛᱮ ᱥᱟᱱᱛᱷᱟᱞᱤ ᱟᱲᱟᱝ ᱯᱩᱥᱴᱟᱹᱣ ᱛᱮ ᱵᱟᱝ ᱚᱞᱚᱜ ᱠᱟᱱᱟ ᱱᱚᱣᱟ ᱫᱚ ᱜᱟᱞᱟᱛ ᱵᱟᱛ ᱯᱮ ᱢᱮᱱᱫᱟ ᱚᱞᱪᱤᱠᱤ ᱛᱮ ᱛᱤᱱᱟᱹᱜ ᱥᱟᱱᱛᱷᱟᱞᱤ ᱟᱲᱟᱝ ᱯᱩᱥᱴᱟᱹᱣ ᱛᱮ ᱚᱞᱚᱜᱼᱟ ᱮᱴᱟᱜ ᱪᱤᱠᱤ ᱛᱮᱫᱚ ᱩᱱᱟᱹᱜ ᱯᱩᱥᱴᱟᱹᱣ ᱛᱮ ᱵᱟᱝ ᱚᱞᱚᱜᱼᱟ ᱱᱤᱛ ᱟᱵᱚ ᱵᱚᱱ ᱚᱞᱮᱫ ᱠᱟᱱ ᱜᱮᱭᱟ ᱫᱮᱵᱽᱱᱟᱜᱚᱨᱤ ᱛᱮ ᱥᱟᱱᱛᱷᱟᱞᱤ ᱴᱩᱰᱟᱹᱜ ᱴᱟᱰᱟᱜ ᱠᱟᱛᱮ ᱢᱳᱰᱤᱯᱷᱟᱭ ᱠᱟᱛᱮ ᱥᱟᱱᱛᱷᱟᱞᱤ ᱟᱲᱟᱝ ᱚᱞᱚᱜ ᱠᱟᱱᱟ ᱨᱳᱢᱟᱱ ᱨᱮᱦᱚᱸ ᱚᱱᱠᱟ ᱜᱮ ᱴᱟᱰᱟᱜ ᱴᱩᱰᱟᱹᱜ ᱠᱟᱛᱮ ᱚᱞᱚᱜ ᱠᱟᱱᱟ ᱢᱮᱱᱠᱷᱟᱱ ᱥᱟᱱᱛᱷᱟᱞᱤ ᱫᱚ ᱟᱵᱚᱣᱟᱜ ᱠᱟᱱᱟ ᱚᱞ ᱪᱤᱠᱤ ᱫᱚ ᱚᱞ ᱪᱤᱠᱤ ᱯᱚᱱᱰᱤᱛ ᱨᱟᱹᱜᱷᱩᱱᱟᱛᱷ ᱢᱩᱨᱢᱩ ᱟᱹᱰᱤ ᱢᱮᱦᱱᱚᱛ ᱠᱟᱛᱮ ᱟᱹᱰᱤ ᱠᱚᱥᱴᱚ ᱠᱟᱛᱮ ᱟᱹᱰᱤ ᱡᱟᱸᱪ ᱠᱟᱛᱮ ᱱᱚᱣᱟ ᱚᱞ ᱪᱤᱠᱤ ᱩᱰᱩᱠ ᱟᱠᱟᱣᱟᱫ ᱵᱚᱱᱟ ᱱᱚᱣᱟ ᱫᱚ ᱵᱟᱝ ᱵᱤᱨᱳᱫ ᱡᱟᱹᱨᱩᱲ ᱠᱟᱱᱟ ᱟᱨ ᱡᱟᱦᱟᱸᱭ ᱠᱚᱯᱮ ᱵᱤᱨᱳᱫ ᱫᱟ ᱚᱱᱟ ᱵᱤᱨᱳᱫ ᱨᱮᱭᱟᱜ ᱠᱟᱨᱚᱱ ᱫᱚ ᱟᱠᱷᱤᱨ ᱪᱮᱫ ᱠᱟᱱ ᱛᱟᱯᱮᱭᱟ ᱪᱮᱫᱟᱜ ᱯᱮ ᱵᱤᱨᱳᱫ ᱫᱟ ᱡᱚᱠᱷᱚᱱ ᱱᱚᱰᱮ ᱡᱷᱟᱲᱠᱷᱚᱸᱰ ᱨᱮ ᱨᱚᱜᱷᱩᱵᱚᱨ ᱫᱟᱥ ᱢᱩᱠᱷ ᱢᱚᱱᱛᱨᱤᱭ ᱛᱟᱦᱮᱸ ᱠᱟᱱᱟ ᱩᱱᱨᱮ ᱥᱟᱱᱛᱷᱟᱞ ᱵᱟᱹᱦᱩᱞ ᱪᱷᱮᱛᱨᱚ ᱨᱮ ᱚᱞ ᱪᱤᱠᱤ ᱛᱮ ᱚᱯᱷᱤᱥ ᱠᱚᱨᱮ ᱤᱥᱠᱩᱞ ᱠᱚᱨᱮ ᱦᱟᱨ ᱡᱟᱭᱜᱟ ᱚᱞ ᱚᱪᱚ ᱠᱮᱫᱟ ᱩᱱ ᱨᱮᱫᱚ ᱟᱯᱮ ᱚᱠᱟ ᱨᱮᱯᱮ ᱛᱟᱦᱮᱸ ᱠᱟᱱᱟ ᱪᱮᱫᱟᱜ ᱵᱟᱯᱮ ᱵᱤᱨᱳᱫᱷ ᱞᱮᱫᱟ ᱟᱨ ᱱᱤᱛ ᱪᱮᱫᱟᱜ ᱯᱮ ᱵᱤᱨᱳᱫᱷ ᱮᱫᱟ ᱚᱱᱟᱛᱮ ᱥᱟᱯ ᱵᱟᱰᱟᱭᱚᱜ ᱠᱟᱱᱟ ᱟᱯᱮ ᱫᱚ ᱟᱲᱟᱝᱜᱟ ᱯᱮ ᱯᱟᱭᱫᱟᱭᱮᱫᱟ ᱡᱷᱟᱨᱠᱷᱚᱸᱰ ᱥᱚᱨᱠᱟᱨ ᱡᱚᱠᱷᱚᱱ ᱯᱟᱦᱞᱟ ᱠᱞᱟᱥ ᱠᱷᱚᱱ ᱯᱟᱸᱪᱣᱟ ᱠᱞᱟᱥ ᱨᱮᱱ ᱜᱤᱫᱽᱨᱟᱹ ᱞᱟᱹᱜᱤᱫ ᱚᱞ ᱪᱤᱠᱤ ᱯᱟᱲᱦᱟᱣ ᱮᱦᱚᱵ ᱮᱢ ᱢᱮᱱ ᱞᱮᱫᱟ ᱟᱯᱮ ᱱᱚᱣᱟ ᱵᱤᱪ ᱨᱮ ᱟᱲᱟᱝᱜᱟ ᱯᱮ ᱯᱟᱭᱫᱟ ᱠᱮᱫᱟ ᱱᱚᱣᱟ ᱛᱮᱫᱚ ᱟᱯᱮᱭᱟᱜ ᱪᱮᱫ ᱱᱩᱠᱥᱟᱱ ᱟᱯᱮ ᱚᱞ ᱪᱤᱠᱤᱛᱮ ᱯᱟᱲᱦᱟᱜ ᱵᱟᱯᱮ ᱧᱟᱢ ᱠᱟᱱ ᱠᱷᱟᱱ ᱟᱞᱚᱯᱮ ᱯᱟᱲᱦᱟᱜᱼᱟ ᱟᱯᱮ ᱫᱚ ᱡᱟᱵᱟᱨ ᱡᱟᱹᱥᱛᱤ ᱫᱚ ᱚᱠᱚᱭ ᱦᱚᱸ ᱵᱟᱭ ᱯᱟᱲᱦᱟᱣ ᱦᱚᱪᱚᱭᱮᱫ ᱯᱮᱭᱟ ᱢᱮᱱᱠᱷᱟᱱ ᱡᱟᱦᱟᱸᱭ ᱡᱩᱫᱤ ᱚᱞᱪᱤᱠᱤ ᱠᱚ ᱪᱮᱫ ᱠᱚ ᱧᱟᱢ ᱠᱟᱱᱟ ᱯᱟᱲᱦᱟᱜ ᱠᱚ ᱧᱟᱢ ᱠᱟᱱᱟ ᱩᱱᱠᱩ ᱪᱮᱫᱟᱜ ᱯᱮ ᱨᱚᱠᱟᱣᱮᱫ ᱠᱚᱣᱟ ᱟᱨ ᱟᱯᱮ ᱨᱚᱠᱟᱣ ᱠᱚᱫᱚ ᱯᱮ ᱚᱠᱚᱭ ᱠᱟᱱᱟ ᱡᱟᱵ ᱡᱷᱟᱲᱠᱷᱚᱸᱰ ᱨᱮ ᱞᱟᱦᱟ ᱠᱷᱚᱱ ᱚᱞᱪᱤᱠᱤ ᱱᱚᱰᱮ ᱢᱮᱱᱟᱜᱼᱟ ᱩᱱ ᱨᱮᱫᱚ ᱪᱮᱫᱟᱜ ᱯᱮ ᱵᱤᱨᱳᱫᱷ ᱞᱮᱫᱟ ᱨᱚᱜᱷᱩᱵᱟᱨ ᱫᱟᱥ ᱛᱟᱦᱮᱸ ᱠᱟᱱᱟ ᱩᱱ ᱨᱮᱫᱚ ᱦᱤᱢᱢᱚᱛ ᱵᱟᱝ ᱦᱩᱭ ᱞᱮᱱ ᱛᱟᱯᱮᱭᱟ ᱵᱤᱨᱳᱫᱷ ᱨᱮᱭᱟᱜ ᱟᱨ ᱱᱤᱛ ᱫᱚ ᱢᱚᱠᱟ ᱯᱮ ᱧᱟᱢ ᱠᱮᱫᱟ ᱟᱞᱚ ᱯᱮ ᱵᱤᱨᱳᱫᱷᱟ ᱵᱟᱝᱠᱷᱟᱱ ᱴᱷᱤᱠ ᱵᱟᱝ ᱦᱩᱭᱩᱜᱼᱟ ᱟᱨ ᱵᱟᱝᱠᱷᱟᱱ ᱡᱤᱥ ᱫᱤᱱ ᱥᱟᱸᱜᱮ ᱥᱟᱱᱛᱟᱲ ᱦᱚᱲ ᱨᱳᱰ ᱨᱮᱠᱚ ᱯᱷᱮᱰ ᱞᱮᱱᱠᱷᱟᱱ ᱢᱟᱦᱟ ᱦᱟᱝᱜᱟᱢᱟ ᱠᱷᱟᱲᱟᱜᱼᱟ ᱩᱱᱨᱮ ᱫᱟᱹᱲ ᱨᱮᱭᱟᱜ ᱡᱟᱭᱜᱟ ᱵᱟᱯᱮ ᱧᱟᱢᱟ ᱚᱱᱟᱛᱮ ᱟᱞᱚᱯᱮ ᱵᱤᱨᱳᱫᱟ ᱵᱤᱨᱳᱫ ᱨᱮᱭᱟᱜ ᱟᱯᱮᱭᱟᱜ ᱢᱟᱠᱥᱟᱫ ᱡᱚᱛᱚ ᱦᱚᱲ ᱠᱚ ᱵᱩᱡᱮᱫ ᱠᱟᱱ ᱜᱮᱭᱟ ᱪᱮᱫᱟᱜ ᱯᱮ ᱵᱤᱨᱳᱫ ᱮᱫᱟ ᱡᱟᱦᱟᱸᱭ ᱠᱚ ᱢᱤᱫ ᱵᱟᱨ ᱯᱮ ᱢᱮᱱ ᱮᱫᱟ ᱚᱞᱪᱤᱠᱤ ᱦᱮᱡ ᱞᱮᱱᱠᱷᱟᱱ ᱥᱚᱝᱥᱠᱨᱤᱛᱤᱭ ᱵᱚᱫᱚᱞᱟ ᱨᱚᱲᱮ ᱵᱚᱫᱚᱞᱟ ᱱᱚᱣᱟ ᱫᱚ ᱪᱮᱫ ᱦᱚᱸ ᱵᱟᱝ ᱦᱩᱭᱩᱜᱼᱟ ᱵᱟᱝ ᱵᱚᱫᱚᱞᱚᱜᱼᱟ ᱟᱢ ᱚᱠᱟ ᱟᱲᱟᱝ ᱛᱮᱢ ᱥᱟᱱᱛᱟᱲᱤᱢ ᱨᱚᱲ ᱮᱫᱟ ᱚᱱᱟ ᱨᱚᱲ ᱛᱮᱜᱮᱢ ᱛᱟᱦᱮᱱᱟ ᱟᱢᱟᱝ ᱞᱮᱠᱟ ᱚᱞ ᱢᱮ ᱥᱚᱝᱥᱠᱨᱤᱛᱤ ᱫᱚ ᱚᱠᱚᱭ ᱵᱚᱫᱚᱞ ᱟᱠᱟᱫᱼᱟ ᱵᱟᱰᱟᱭᱚᱜ ᱠᱟᱱ ᱜᱮᱭᱟ ᱡᱟᱦᱟᱸᱭ ᱯᱮ ᱵᱤᱨᱳᱫᱷ ᱮᱫᱟ ᱩᱱᱠᱩ ᱯᱮ ᱵᱚᱫᱚᱞ ᱟᱠᱟᱫᱼᱟ ᱟᱫᱚ ᱡᱟᱫᱟ ᱟᱞᱚᱯᱮ ᱵᱤᱨᱳᱫᱟ ᱚᱞ ᱪᱮᱫ ᱛᱟᱵᱚᱱ ᱯᱮ ᱢᱟ ᱤᱱᱟᱹᱜ ᱢᱮᱱ ᱠᱟᱛᱮ ᱜᱤᱧ ᱢᱩᱪᱟᱹᱫ ᱠᱮᱫᱟ ᱡᱚᱛᱚ ᱠᱚ ᱢᱩᱪᱟᱹᱫ ᱨᱮ ᱡᱚᱦᱟᱨ